ᱥᱟᱹᱜᱩᱱ ᱫᱟᱨᱟᱢ ᱱᱤᱭᱟᱹ ᱟᱹᱫᱤᱵᱟᱹᱥᱤ ᱱᱟᱣᱟ ᱦᱩᱫᱤᱥ ᱪᱮᱱᱮᱞ ᱨᱮ ᱱᱤᱭᱟᱹ ᱪᱮᱱᱮᱞ ᱫᱚ ᱢᱤᱫᱴᱮᱱ ᱠᱷᱚᱵᱚᱨ ᱞᱮᱠᱟᱛᱮ ᱦᱚᱸᱭ ᱧᱮᱞ ᱦᱚᱪᱚ ᱯᱮᱭᱟ ᱟᱨ ᱱᱤᱭᱩᱡᱽ ᱞᱮᱠᱟᱛᱮ ᱦᱚᱸ ᱧᱮᱞ ᱦᱚᱪᱚ ᱯᱮᱭᱟ ᱫᱮᱞᱟ ᱫᱮᱞᱟ ᱵᱚᱱ ᱮᱦᱚᱵ ᱫᱟ ᱠᱷᱚᱵᱚᱨ ᱫᱚ ᱠᱷᱚᱵᱚᱨ ᱫᱚ ᱱᱤᱭᱟᱹ ᱠᱟᱱᱟ ᱠᱟᱹᱴᱷᱤᱭᱟᱹ ᱡᱮᱞᱮ ᱨᱮ ᱠᱷᱟᱭᱨᱟ ᱟᱛᱳ ᱨᱮ ᱢᱤᱫᱴᱮᱱ ᱯᱷᱩᱴᱵᱚᱞ ᱠᱚᱲᱟ ᱨᱮ ᱤᱭᱟᱹ ᱠᱚᱲᱟ ᱵᱚᱸᱜᱟ ᱛᱟᱞᱟᱭᱮᱱ ᱛᱟᱵᱚᱱᱟ ᱥᱮ ᱱᱤᱭᱟᱹ ᱫᱷᱟᱹᱨᱛᱤ ᱠᱷᱚᱡ ᱵᱤᱫᱟᱹᱭ ᱟᱛᱟᱝ ᱠᱮᱫᱟ ᱩᱱᱤᱭᱟᱜ ᱧᱩᱛᱩᱢ ᱠᱟᱱᱟ ᱨᱩᱯᱞᱟᱞ ᱢᱟᱨᱟᱱᱰᱤ ᱟᱹᱰᱤ ᱫᱩᱠ ᱨᱮᱱᱟᱜ ᱠᱟᱛᱷᱟ ᱡᱮ ᱛᱮᱦᱮᱧ ᱛᱟᱦᱮᱸ ᱠᱟᱱ ᱪᱟᱨ ᱪᱟᱨ ᱛᱟᱹᱨᱤᱠᱷ ᱡᱮ ᱩᱱᱤ ᱠᱚ ᱵᱷᱟᱸᱰᱟᱱ ᱠᱮᱫᱮᱭᱟ ᱚᱱᱟ ᱵᱷᱟᱸᱰᱟᱱ ᱨᱮ ᱟᱭᱢᱟ ᱞᱮᱠᱟᱱ ᱯᱨᱳᱜᱨᱟᱢ ᱠᱚ ᱦᱩᱭ ᱦᱚᱪᱚ ᱠᱮᱫᱟ ᱟᱨ ᱚᱱᱟ ᱤᱭᱟᱹ ᱯᱨᱳᱜᱨᱟᱢ ᱨᱮ ᱢᱤᱫᱴᱮᱱ ᱯᱷᱩᱴᱵᱚᱞ ᱢᱮᱪ ᱦᱚᱸ ᱦᱩᱭᱱᱟ ᱟᱨ ᱟᱹᱰᱤ ᱫᱩᱠ ᱨᱮᱱᱟᱜ ᱠᱟᱛᱷᱟ ᱡᱮ ᱵᱚᱞᱮ ᱢᱤᱫᱴᱮᱱ ᱟᱵᱚ ᱥᱚᱢᱟᱡᱽ ᱨᱮ ᱢᱤᱫᱴᱮᱱ ᱯᱷᱩᱴᱵᱚᱞ ᱠᱷᱤᱞᱟᱲᱤ ᱵᱚᱸᱜᱟ ᱛᱟᱞᱟᱭᱮᱱᱟ ᱟᱨ ᱚᱱᱟ ᱯᱷᱩᱴᱵᱚᱞ ᱛᱟᱞᱟᱨᱮ ᱟᱭᱢᱟ ᱞᱮᱠᱟᱱ ᱯᱨᱳᱜᱨᱟᱢ ᱦᱩᱭᱱᱟ ᱛᱟᱦᱞᱮ ᱚᱱᱟ ᱯᱨᱳᱜᱨᱟᱢ ᱧᱮᱞ ᱛᱟᱵᱚᱱ ᱯᱮ ᱛᱚᱵᱮ ᱟᱜᱮ ᱵᱚᱱ ᱜᱟᱞᱢᱟᱨᱟᱣᱟ

ᱠᱟᱨᱛᱩᱛ ᱫᱚ ᱥᱚᱢᱟᱡᱽ ᱨᱮᱱ ᱠᱚᱲᱟ ᱠᱚ ᱠᱟᱹᱢᱤᱭᱮᱫᱟ ᱟᱢ ᱧᱩᱛᱩᱢ ᱛᱮ ᱯᱷᱩᱴᱵᱚᱞ ᱢᱮᱪ ᱦᱩᱭᱩᱜ ᱠᱟᱱᱟ ᱟᱢ ᱧᱩᱛᱩᱢ ᱛᱮ ᱨᱮᱠᱳᱰᱤᱝ ᱰᱟᱱᱥ ᱦᱩᱭᱩᱜ ᱠᱟᱱᱟ ᱟᱢ ᱧᱩᱛᱩᱢ ᱛᱮ ᱯᱨᱟᱭᱤᱡᱽ ᱠᱚ ᱟᱲᱟᱜ ᱟᱠᱟᱫᱟ ᱥᱟᱭᱠᱮᱞ ᱠᱚ ᱟᱲᱟᱜ ᱟᱠᱟᱫᱟ ᱯᱚᱭᱥᱟ ᱴᱟᱠᱟ ᱠᱚ ᱟᱲᱟᱜ ᱟᱠᱟᱫᱟ ᱵᱩᱴ ᱥᱩᱴ ᱠᱚ ᱟᱲᱟᱜ ᱟᱠᱟᱫᱟ ᱢᱟᱱᱟᱜ ᱠᱟᱹᱱᱟᱹᱧ ᱢᱤᱫᱴᱮᱱ ᱟᱢ ᱯᱷᱩᱴᱵᱚᱞ ᱠᱷᱤᱞᱟᱲᱤ ᱠᱟᱱᱟᱢ ᱞᱮᱠᱤᱱ ᱚᱱᱟ ᱢᱚᱛᱞᱚᱵ ᱫᱚ ᱵᱟᱝ ᱠᱟᱱᱟ ᱵᱚᱞᱮ ᱟᱢ ᱧᱩᱛᱩᱢ ᱛᱮᱠᱚ ᱨᱟᱹᱥᱠᱟᱹ ᱡᱚᱝᱟ ᱥᱚᱢᱟᱡᱽ ᱨᱮᱱ ᱦᱚᱲ ᱟᱢ ᱧᱩᱛᱩᱢ ᱛᱮ ᱨᱮᱠᱳᱰᱤᱝ ᱰᱟᱱᱥ ᱠᱚᱠᱚ ᱠᱩᱲᱤ ᱠᱚᱠᱚ ᱰᱟᱱᱥ ᱰᱟᱱᱥ ᱟᱢ ᱧᱩᱛᱩᱢ ᱛᱮ ᱡᱤᱛᱱᱟ ᱵᱷᱤ ᱚᱱᱟ ᱱᱚᱰᱮ ᱠᱚ ᱡᱚᱢᱟᱣ ᱟᱠᱟᱱᱟ ᱚᱱᱟ ᱟᱢᱟᱜ ᱵᱷᱟᱸᱰᱟᱱ ᱨᱮ ᱩᱱᱠᱩ ᱟᱯᱥᱳᱥ ᱫᱚ ᱵᱟᱠᱚ ᱟᱯᱥᱳᱥᱚᱜ ᱠᱟᱱᱟ ᱩᱱᱠᱩ ᱠᱚ ᱨᱟᱹᱥᱠᱟᱹ ᱡᱚᱝ ᱠᱟᱱᱟ ᱪᱮᱫ ᱞᱮᱠᱟᱛᱮ ᱩᱱᱠᱩ ᱚᱱᱟ ᱴᱩᱨᱱᱟ ᱢᱮᱪ ᱨᱮ ᱟᱢᱟᱜ ᱴᱩᱨᱱᱟ ᱢᱮᱪ ᱨᱮ ᱟᱢᱟᱜ ᱧᱩᱛᱩᱢ ᱛᱮ ᱴᱩᱨᱱᱟ ᱢᱮᱪ ᱦᱩᱭᱩᱜ ᱠᱟᱱ ᱚᱱᱟ ᱨᱮᱠᱚ ᱡᱤᱛᱟᱹᱣ ᱟᱨ ᱚᱠᱚᱭᱴᱟᱜ ᱯᱨᱟᱭᱤᱡᱽ ᱮ ᱤᱫᱤ ᱥᱟᱭᱠᱮᱞᱮ ᱤᱫᱤ ᱯᱚᱭᱥᱟᱭ ᱤᱫᱤ ᱟᱢᱟᱜ ᱧᱩᱛᱩᱢ ᱛᱮ ᱪᱮᱫ ᱦᱩᱭᱩᱜ ᱠᱟᱱᱟ ᱱᱤᱭᱟᱹ ᱯᱷᱩᱴᱵᱚᱞ ᱠᱷᱤᱞᱟᱲᱤ ᱢᱤᱫᱴᱤᱡ ᱯᱷᱩᱴᱵᱚᱞ ᱢᱮᱪ ᱩᱱᱟᱹᱜ ᱵᱟᱹᱲᱤᱭᱟᱹ ᱪᱤᱡᱽ ᱠᱟᱱᱟ ᱞᱮᱠᱤᱱ ᱟᱢᱟᱜ ᱚᱱᱟ ᱯᱷᱩᱴᱵᱚᱞ ᱢᱟᱫᱽᱫᱷᱚᱢ ᱛᱮ ᱟᱢᱟᱜ ᱟᱢᱟᱜ ᱧᱩᱛᱩᱢ ᱛᱮ ᱪᱮᱫ ᱠᱚ ᱪᱤᱠᱟᱹᱭᱮᱫᱟ ᱨᱮᱠᱚᱨᱰᱤᱝ ᱰᱟᱱᱥ ᱦᱩᱭᱩᱜ ᱠᱟᱱᱟ ᱯᱷᱩᱴᱵᱚᱞ ᱮᱱᱮᱡ ᱦᱩᱭᱩᱜ ᱠᱟᱱᱟ ᱱᱤᱭᱟᱹ ᱚᱱᱠᱟᱱ ᱫᱩᱠᱷ ᱨᱮᱱᱟᱜ ᱪᱤᱡᱽ ᱠᱟᱱᱟ ᱥᱚᱢᱚᱭ ᱠᱟᱱᱟ ᱡᱚ ᱫᱩᱠ ᱨᱮᱱᱟᱜ ᱥᱚᱢᱚᱭ ᱨᱮ ᱟᱢ ᱟᱢ ᱧᱩᱛᱩᱢ ᱛᱮᱠᱚ ᱨᱟᱹᱥᱠᱟᱹ ᱡᱚᱝ ᱠᱟᱱᱟ ᱞᱮᱠᱤᱱ ᱥᱚᱢᱟᱡᱽ ᱨᱮ ᱦᱚᱲ ᱵᱟᱠᱚ ᱵᱩᱡᱷᱟᱹᱣ ᱮᱫᱟ ᱱᱤᱭᱟᱹ ᱪᱮᱫ ᱞᱮᱠᱟ ᱛᱮᱠᱚ ᱵᱩᱡᱷᱟᱹᱣᱟ ᱱᱩᱠᱩ ᱥᱚᱢᱟᱡᱽ ᱨᱮᱱ ᱦᱚᱲ ᱵᱩᱡᱷᱟᱹᱣ ᱵᱟᱝ ᱛᱤᱱᱟᱹᱜ ᱢᱚᱡᱽ ᱠᱚ ᱨᱟᱹᱥᱠᱟᱹ ᱡᱚᱝᱚᱜ ᱠᱟᱱᱟ ᱛᱤᱱᱟᱹᱜ ᱢᱚᱡᱽ ᱠᱚ ᱮᱱᱮᱡ ᱮᱱᱮᱡ ᱧᱚᱜᱚᱜ ᱮᱱᱮᱡ ᱧᱚᱜᱚᱜ ᱠᱟᱱᱟ ᱡᱤᱛᱱᱟ ᱵᱷᱤ ᱚᱱᱟᱨᱮ ᱠᱷᱤᱞᱟᱲᱤ ᱠᱚ ᱦᱮᱡ ᱟᱠᱟᱱ ᱫᱩᱨ ᱫᱩᱨ ᱠᱷᱚᱱ ᱚᱱᱟ ᱤᱭᱟᱹ ᱴᱤᱢ ᱠᱚ ᱵᱮᱱᱟᱣ ᱟᱠᱟᱱ ᱟᱭᱢᱟ ᱨᱮᱜᱮ ᱩᱱᱠᱩ ᱮᱠᱮᱱ ᱫᱩᱠ ᱛᱮ ᱵᱟᱠᱚ ᱦᱮᱡ ᱟᱠᱟᱱᱟ ᱩᱱᱠᱩ ᱫᱚ ᱨᱟᱹᱥᱠᱟᱹ ᱛᱮᱠᱚ ᱦᱮᱡ ᱟᱠᱟᱱᱟ ᱟᱨ ᱚᱱᱟ ᱨᱮ ᱡᱩᱫᱤ ᱠᱚ ᱮᱱᱮᱡ ᱠᱟᱱ ᱫᱤᱠᱩ ᱨᱮᱱ ᱰᱟᱱᱥ ᱠᱚ ᱧᱮᱧᱮᱞ ᱠᱟᱱ ᱫᱚᱨᱥᱚᱠ ᱩᱱᱠᱩ ᱫᱩᱠ ᱫᱚ ᱵᱟᱹᱱᱩᱜ ᱛᱟᱠᱚᱣᱟ ᱩᱱᱠᱩ ᱨᱟᱹᱥᱠᱟᱹ ᱢᱮᱱᱟᱜ ᱛᱟᱠᱚᱣᱟ ᱪᱮᱫᱟᱜ ᱚᱱᱟ ᱫᱩᱠ ᱤᱭᱟᱹ ᱚᱱᱟ ᱨᱮ ᱱᱤᱭᱟᱹ ᱠᱚ ᱧᱮᱞ ᱮᱫᱟ ᱯᱷᱩᱴᱵᱚᱞ ᱮᱱᱮᱡ ᱠᱚ ᱧᱮᱞ ᱡᱚᱝ ᱠᱟᱱᱟ ᱨᱟᱹᱥᱠᱟᱹ ᱡᱚᱝ ᱠᱟᱱᱟ ᱠᱚ ᱚᱱᱟ ᱰᱟᱱᱥ ᱠᱚ ᱧᱮᱞ ᱮᱫᱟ ᱜᱤᱫᱽᱨᱟᱹᱣᱟᱜ ᱚᱱᱟ ᱠᱚ ᱨᱟᱹᱥᱠᱟᱹ ᱡᱚᱝ ᱠᱟᱱᱟ ᱱᱤᱭᱟᱹ ᱠᱚ ᱠᱟᱛᱷᱟ ᱜᱩᱱᱟᱹᱱ ᱡᱟᱹᱨᱩᱨᱤ ᱠᱟᱱᱟ ᱟᱨ ᱱᱤᱭᱟᱹ ᱠᱚ ᱥᱩᱪᱟᱹᱣ ᱡᱟᱹᱨᱩᱨᱤ ᱠᱟᱱᱟ ᱟᱨ ᱚᱠᱚᱭ ᱵᱟᱲᱟᱭ ᱚᱱᱟ ᱚᱲᱟᱜ ᱨᱮᱱ ᱧᱮᱞ ᱠᱮᱫ ᱠᱚ ᱟᱹᱰᱤ ᱨᱮᱸᱜᱮᱡ ᱱᱟᱪᱟᱨ ᱠᱟᱱᱟ ᱠᱚ ᱞᱮᱠᱤᱱ ᱚᱱᱟ ᱚᱲᱟᱜ ᱨᱮᱱ ᱫᱚ ᱩᱱᱠᱩᱣᱟᱜ ᱫᱚ ᱵᱟᱝ ᱠᱟᱱᱟ ᱟᱛᱳ ᱥᱚᱢᱟᱡᱽ ᱨᱮᱱᱟᱜ ᱠᱟᱛᱷᱟ ᱠᱟᱱᱟ ᱟᱛᱳ ᱥᱚᱢᱟᱡᱽ ᱠᱚ ᱢᱮᱱ ᱠᱮᱫᱟ ᱱᱩᱭ ᱫᱚ ᱵᱚᱱ ᱯᱷᱩᱴᱵᱚᱞ ᱮᱱᱮᱡ ᱦᱚᱪᱚᱭᱮᱭᱟ ᱠᱩᱲᱤ ᱠᱚᱵᱚᱱ ᱰᱟᱱᱥ ᱦᱚᱪᱚ ᱠᱚᱣᱟ ᱱᱤᱭᱟᱹ ᱫᱚ ᱪᱮᱫ ᱞᱮᱠᱟᱱᱟᱜ ᱠᱟᱱᱟ ᱱᱟᱥᱮ ᱜᱩᱱᱟᱹᱱᱚᱜ ᱛᱟᱵᱚᱱ ᱯᱮ ᱴᱷᱟᱱᱰᱮ ᱫᱤᱢᱟᱜᱽ ᱛᱮ ᱟᱨ ᱥᱚᱢᱟᱡᱽ ᱵᱟᱧᱪᱟᱣ ᱛᱟᱵᱚᱱ ᱚᱠᱟ ᱰᱟᱦᱟᱨ ᱛᱮ ᱪᱟᱞᱟᱜ ᱠᱟᱱ ᱛᱟᱵᱚᱱᱟ ᱱᱤᱭᱟᱹ ᱠᱚᱜᱮᱧ ᱨᱚᱲ ᱵᱟᱹᱲᱤᱡ ᱠᱷᱟᱡ ᱫᱚ ᱢᱚᱡᱽ ᱠᱟᱛᱮ ᱛᱮ ᱟᱹᱜᱽᱨᱤᱧ ᱯᱮ ᱟᱨ ᱵᱟᱹᱲᱤᱡ ᱯᱮ ᱟᱹᱭᱠᱟᱹᱣ ᱠᱷᱟᱡ ᱫᱚ ᱥᱟᱨ ᱛᱤᱧ ᱯᱮ ᱟᱨ ᱥᱟᱵᱥᱠᱨᱟᱭᱤᱵᱽ ᱛᱤᱧ ᱯᱮ ᱢᱟ ᱛᱚᱵᱮ ᱡᱚᱦᱟᱨ ᱜᱮ ᱥᱩᱨᱩ ᱨᱮᱧ ᱢᱮᱱ ᱞᱮᱫ ᱟᱹᱫᱤᱵᱟᱹᱥᱤ ᱱᱟᱣᱟ ᱦᱩᱫᱤᱥ ᱱᱤᱭᱟᱹ ᱫᱚᱧ ᱨᱚᱲ ᱠᱮᱫ ᱱᱟᱣᱟ ᱦᱩᱫᱤᱥ ᱞᱮᱠᱟᱛᱮ ᱱᱟᱣᱟ ᱜᱩᱱᱟᱹᱱ ᱞᱮᱠᱟᱛᱮ ᱢᱟ ᱛᱚᱵᱮ ᱡᱚᱦᱟᱨ ᱜᱮ